ᱥᱟᱱᱟᱢ ᱠᱚ ᱤᱧ ᱯᱟᱦᱴᱟ ᱥᱮᱱ ᱠᱷᱚᱱ ᱛᱚ ᱛᱮᱦᱮᱧ ᱫᱚ ᱢᱤᱫᱴᱟᱝ ᱠᱟᱛᱷᱟ ᱵᱚᱱ ᱨᱚᱯᱚᱲᱟ ᱚᱱᱟ ᱠᱟᱛᱷᱟ ᱫᱚ ᱦᱩᱭᱩᱜ ᱠᱟᱱᱟ ᱡᱮ ᱟᱵᱚ ᱥᱚᱢᱟᱡᱽ ᱨᱮᱱ ᱠᱩᱲᱤ ᱜᱤᱫᱽᱨᱟᱹ ᱮᱴᱟᱜ ᱥᱚᱢᱟᱡᱽ ᱛᱮᱠᱚ ᱪᱟᱞᱟᱜ ᱠᱟᱱ ᱛᱚ ᱚᱱᱟ ᱠᱚ ᱵᱟᱠᱷᱨᱟ ᱛᱮᱜᱮ ᱢᱤᱫ ᱵᱟᱨ ᱯᱮ ᱯᱚᱫ ᱠᱟᱛᱷᱟ ᱵᱚᱱ ᱨᱚᱯᱚᱲᱟ ᱩᱱᱠᱩ ᱠᱚ ᱵᱟᱝ ᱪᱟᱞᱟᱜ ᱞᱟᱹᱜᱤᱫ ᱛᱮ ᱟᱵᱚ ᱥᱟᱨᱱᱟ ᱫᱷᱚᱨᱚᱢ ᱠᱷᱚᱱ ᱮᱴᱟᱜ ᱫᱷᱚᱨᱚᱢ ᱛᱮ ᱵᱟᱝ ᱪᱟᱞᱟᱜ ᱞᱟᱹᱜᱤᱫ ᱛᱮᱜᱮ ᱚᱱᱟ ᱠᱟᱛᱷᱟ ᱢᱤᱫ ᱵᱟᱨ ᱯᱮ ᱯᱚᱫ ᱵᱚᱱ ᱨᱚᱯᱚᱲ ᱧᱚᱜᱚᱜᱼᱟ ᱛᱚ ᱫᱮᱞᱟ ᱡᱟᱹᱥᱛᱤ ᱜᱷᱟᱹᱲᱤᱡ ᱵᱟᱝ ᱵᱤᱞᱚᱢ ᱠᱟᱛᱮᱫ ᱵᱚᱱ ᱮᱛᱚᱦᱚᱵ ᱞᱮᱜᱮ ᱛᱚ ᱛᱮᱦᱮᱧ ᱢᱤᱫᱴᱟᱝ ᱠᱩᱲᱤ ᱜᱤᱫᱽᱨᱟᱹ ᱟᱵᱚᱭᱤᱡ ᱟᱵᱚ ᱥᱟᱨᱱᱟ ᱫᱷᱚᱨᱚᱢ ᱠᱷᱚᱱ ᱮᱴᱟᱜ ᱫᱷᱚᱨᱚᱢ ᱛᱮ ᱪᱟᱞᱟᱜ ᱠᱟᱱᱟᱭ ᱛᱚ ᱚᱸᱰᱮ ᱫᱚ ᱟᱵᱚ ᱵᱚᱱ ᱢᱮᱱᱮᱜᱼᱟ ᱪᱮᱫ ᱵᱚᱱ ᱢᱮᱱᱮᱜᱼᱟ ᱡᱮ ᱚᱲᱟᱜ ᱨᱤᱱᱤᱡ ᱜᱟᱨᱰᱤᱭᱟᱱ ᱵᱚᱱ ᱫᱩᱥᱤᱭᱮ ᱠᱟᱱᱟ ᱮᱸᱜᱟᱛ ᱟᱯᱟᱛ ᱵᱚᱱ ᱫᱩᱥᱤᱭᱮᱜ ᱠᱚᱣᱟ ᱛᱚ ᱩᱱᱠᱤᱱᱟᱜ ᱟᱹᱠᱤᱱᱟᱜ ᱨᱟᱭ ᱨᱤᱛ ᱟᱹᱨᱤᱪᱟᱹᱞᱤ ᱠᱚ ᱵᱟᱠᱚ ᱞᱟᱹᱭ ᱠᱟᱫᱮ ᱠᱷᱟᱹᱛᱤᱨ ᱛᱮ ᱛᱮᱦᱮᱧ ᱮᱴᱟᱜ ᱫᱷᱚᱨᱚᱢ ᱛᱮ ᱪᱟᱞᱟᱣᱮᱱᱟᱭ ᱛᱚ ᱚᱱᱟ ᱠᱚ ᱵᱟᱠᱷᱨᱟ ᱛᱮᱜᱮ ᱱᱚᱰᱮ ᱵᱚᱱ ᱧᱮᱞᱟ ᱯᱩᱭᱞᱩ ᱨᱮ ᱵᱷᱩᱞ ᱫᱚ ᱚᱠᱚᱭᱟᱜ ᱛᱟᱦᱮᱱ ᱠᱟᱱᱟ ᱜᱟᱨᱰᱤᱭᱟᱱᱟᱜ ᱛᱟᱦᱮᱱ ᱠᱟᱱᱟ ᱥᱮ ᱟᱹᱛᱩ ᱢᱚᱬᱮ ᱦᱚᱲᱟᱜ ᱛᱟᱦᱮᱱ ᱠᱟᱱᱟ ᱛᱚ ᱚᱱᱟ ᱠᱚ ᱠᱟᱛᱷᱟ ᱜᱮ ᱟᱨ ᱢᱟᱲᱟᱝ ᱛᱮ ᱵᱟᱝ ᱦᱩᱭᱩᱜ ᱞᱟᱹᱜᱤᱫ ᱛᱮ ᱚᱱᱟ ᱠᱚ ᱠᱟᱛᱷᱟ ᱵᱚᱱ ᱞᱟᱹᱭᱟ ᱟᱨ ᱡᱟᱦᱟᱸ ᱠᱚᱨᱮ ᱡᱩᱫᱤ ᱢᱤᱥᱴᱮᱠ ᱧᱚᱜᱟᱜ ᱢᱮᱠᱟᱱ ᱛᱚ ᱦᱟᱸᱜ ᱠᱟᱹᱴᱤᱡ ᱯᱮ ᱤᱠᱟᱹ ᱧᱚᱜ ᱛᱟᱵᱚᱱᱟ ᱛᱚ ᱯᱷᱟᱥᱴ ᱴᱟᱭᱤᱢ ᱱᱟᱦᱟᱜ ᱱᱚᱣᱟ ᱵᱷᱤᱰᱤᱭᱳ ᱫᱚ ᱢᱟᱱᱮ ᱫᱚ ᱜᱚᱴᱟ ᱜᱤᱧ ᱧᱮᱞ ᱵᱟᱲᱟ ᱠᱮᱫ ᱛᱮ ᱢᱚᱱᱮ ᱨᱮ ᱢᱤᱫᱴᱟᱝ ᱦᱤᱫᱤᱡ ᱛᱟᱦᱮᱸᱭᱮᱱ ᱛᱤᱧᱟᱹ ᱤᱧ ᱦᱚᱸ ᱟᱫᱚᱧ ᱢᱚᱱᱮ ᱠᱮᱫᱼᱟ ᱥᱮ ᱱᱚᱣᱟ ᱠᱟᱛᱷᱟ ᱤᱧ ᱠᱟᱹᱴᱤᱡ ᱤᱧ ᱞᱟᱹᱭ ᱧᱚᱜ ᱥᱚᱫᱚᱨ ᱟᱠᱚ ᱜᱮ ᱛᱚ ᱚᱱᱟ ᱦᱚᱛᱮᱡ ᱛᱮᱧ ᱟᱹᱜᱩ ᱠᱮᱫ ᱛᱟᱵᱚᱱᱟ ᱱᱚᱣᱟ ᱵᱷᱤᱰᱤᱭᱳ ᱛᱟᱞᱟᱛᱮ ᱛᱚᱵᱮ ᱫᱮᱞᱟ ᱵᱚᱱ ᱮᱛᱚᱦᱚᱵ ᱞᱮᱜᱮ ᱛᱚ ᱛᱮᱦᱮᱧ ᱢᱤᱫᱴᱟᱝ ᱱᱟᱦᱟᱜ ᱵᱚᱱ ᱢᱮᱱ ᱠᱮᱫ ᱢᱤᱫᱴᱟᱝ ᱠᱩᱲᱤ ᱜᱤᱫᱽᱨᱟᱹ ᱮᱴᱟᱜ ᱫᱷᱚᱨᱚᱢ ᱨᱮᱱᱟᱜ ᱪᱟᱞᱟᱜ ᱠᱟᱱ ᱛᱟᱵᱚᱱ ᱛᱚ ᱚᱱᱟ ᱠᱚ ᱵᱟᱠᱷᱨᱟ ᱛᱮ ᱱᱟᱦᱟᱜ ᱵᱚᱱ ᱨᱚᱯᱚᱲ ᱠᱟᱱᱟ ᱛᱚ ᱚᱱᱟ ᱠᱚ ᱢᱟᱲᱟᱝ ᱛᱮ ᱟᱞᱚ ᱦᱩᱭᱩᱜ ᱞᱟᱹᱜᱤᱫ ᱛᱮ ᱚᱱᱟᱧ ᱠᱟᱹᱴᱤᱡ ᱤᱧ ᱞᱟᱹᱭ ᱥᱚᱫᱚᱨᱮᱫ ᱛᱟᱵᱚᱱᱟ ᱛᱚ ᱢᱮᱱᱫᱚ ᱯᱷᱟᱥᱴ ᱨᱮᱱᱟᱜ ᱠᱟᱛᱷᱟ ᱵᱚᱱ ᱧᱮᱞᱟ ᱡᱮᱛᱮ ᱵᱮᱲᱟ ᱟᱵᱚ ᱢᱤᱫᱴᱟᱝ ᱟᱹᱛᱩ ᱵᱚᱱ ᱜᱚᱲᱦᱚᱱᱟ ᱢᱤᱫᱴᱟᱝ ᱟᱹᱛᱩ ᱵᱚᱱ ᱵᱮᱱᱟᱣᱟ ᱛᱚ ᱚᱱᱟ ᱟᱹᱛᱩ ᱨᱮ ᱱᱤᱦᱟᱹᱛᱤ ᱢᱟᱹᱡᱷᱤ ᱯᱟᱨᱟᱱᱤᱠ ᱜᱚᱰᱮᱛ ᱡᱚᱜᱽ ᱢᱟᱹᱡᱷᱤ ᱚᱱᱠᱟ ᱡᱷᱚᱛᱚ ᱦᱚᱲ ᱵᱚᱱ ᱫᱚᱦᱚᱭᱮᱫ ᱠᱚᱣᱟ ᱛᱚᱵᱮ ᱟᱱᱟᱜ ᱥᱮ ᱢᱤᱫᱴᱟᱝ ᱟᱹᱛᱩ ᱫᱚ ᱦᱩᱭᱩᱜ ᱠᱟᱱ ᱛᱟᱵᱚᱱᱟ ᱛᱚ ᱚᱱᱟ ᱟᱹᱛᱩ ᱨᱮᱱ ᱚᱠᱚᱭ ᱢᱟᱺᱡᱷᱤ ᱠᱟᱱᱟᱭ ᱛᱚ ᱚᱱᱟ ᱩᱱᱤᱭᱟᱜ ᱫᱟᱲᱮ ᱫᱚ ᱟᱹᱰᱤ ᱰᱷᱮᱨ ᱟᱹᱱᱤᱡ ᱡᱮᱦᱮᱛᱩ ᱢᱟᱺᱡᱷᱤ ᱞᱮᱠᱟᱱᱤᱡ ᱢᱟᱺᱡᱷᱤ ᱛᱟᱦᱮᱱ ᱫᱚᱨᱠᱟᱨ ᱚᱞᱛᱮ ᱨᱚᱲᱛᱮ ᱛᱟᱨᱯᱚᱨᱮ ᱵᱩᱫᱽᱫᱷᱤ ᱛᱮᱦᱚᱸ ᱠᱟᱹᱴᱤᱡ ᱠᱟᱢ ᱟᱡᱟᱜ ᱱᱟᱦᱟᱜ ᱛᱤᱱᱟᱹᱜ ᱠᱟᱹᱢ ᱠᱟᱢ ᱠᱚᱛᱟᱭ ᱚᱱᱟ ᱠᱚᱦᱚᱸ ᱠᱟᱹᱴᱤᱡ ᱛᱟᱞᱟᱝ ᱡᱟᱹᱥᱛᱤ ᱛᱟᱦᱮᱸ ᱠᱚᱜ ᱛᱟᱭᱟ ᱛᱚ ᱚᱱᱟ ᱨᱮᱱᱟᱜ ᱱᱚᱞᱮᱡᱽ ᱛᱟᱦᱮᱱ ᱠᱟᱱ ᱛᱟᱭᱟ ᱢᱮᱱᱠᱷᱟᱱ ᱩᱱᱤ ᱜᱮ ᱢᱟᱹᱡᱷᱤ ᱢᱮᱱᱛᱮ ᱫᱚ ᱦᱟᱸᱜ ᱵᱚᱱ ᱢᱟᱱᱟᱣᱮ ᱠᱟᱱᱟ ᱟᱨ ᱚᱱᱠᱟᱱ ᱠᱚ ᱢᱟᱹᱡᱷᱤ ᱚᱠᱟ ᱟᱹᱛᱩ ᱨᱮ ᱢᱮᱱᱟᱜ ᱠᱚᱣᱟ ᱛᱚ ᱚᱱᱟ ᱟᱹᱛᱩ ᱫᱚ ᱟᱹᱰᱤ ᱠᱮᱴᱮᱡ ᱟᱹᱱᱤᱡ ᱟᱹᱰᱤ ᱱᱟᱯᱟᱭ ᱟᱹᱱᱤᱡ ᱛᱚ ᱟᱨ ᱚᱱᱠᱟ ᱜᱮ ᱟᱨᱦᱚᱸ ᱚᱱᱠᱟ ᱟᱹᱰᱤ ᱜᱟᱱ ᱫᱤᱥᱚᱢ ᱢᱮᱱᱟᱜ ᱛᱟᱵᱚᱱᱟ ᱚᱱᱠᱟ ᱜᱮ ᱢᱮᱱᱟᱜ ᱟᱠᱟᱫ ᱠᱚᱣᱟ ᱢᱟᱹᱡᱷᱤ ᱠᱤᱱᱛᱩ ᱩᱱᱠᱩ ᱢᱟᱹᱡᱷᱤ ᱫᱚ ᱟᱠᱚᱣᱟᱜ ᱠᱟᱢ ᱪᱮᱫ ᱠᱟᱱᱟ ᱟᱠᱚᱣᱟᱜ ᱪᱮᱫ ᱪᱮᱫ ᱠᱟᱹᱢᱤ ᱛᱟᱠᱚ ᱪᱮᱫ ᱪᱮᱫ ᱠᱟᱹᱢᱤ ᱵᱟᱝ ᱛᱟᱠᱚ ᱚᱱᱟ ᱠᱚ ᱵᱤᱥᱚᱭ ᱠᱚᱛᱮ ᱫᱚ ᱵᱟᱠᱚ ᱵᱟᱲᱟᱭ ᱟᱠᱟᱫᱼᱟ ᱠᱮᱵᱚᱞ ᱢᱟᱺᱡᱷᱤ ᱢᱮᱱᱛᱮ ᱜᱮᱠᱚ ᱞᱟᱹᱭᱚᱜ ᱛᱮ ᱢᱤᱫᱴᱟᱝ ᱦᱚᱸ ᱤᱧ ᱫᱚ ᱢᱟᱺᱡᱷᱤᱧ ᱛᱟᱦᱮᱱ ᱛᱟᱵᱚᱱᱟ ᱤᱧ ᱱᱚᱣᱟ ᱴᱚᱞᱟ ᱨᱮᱱᱟᱜ ᱡᱚᱛᱚᱣᱟᱜ ᱤᱧ ᱵᱚᱦᱚᱱ ᱛᱟᱵᱚᱱᱟ ᱛᱚ ᱚᱠᱟ ᱴᱚᱞᱟ ᱨᱮᱱᱟᱜ ᱠᱟᱛᱷᱟᱧ ᱢᱮᱱᱮᱫᱼᱟ ᱡᱮᱦᱮᱛᱩ ᱚᱠᱟ ᱴᱚᱞᱟ ᱦᱩᱰᱤᱧ ᱜᱮᱭᱟ ᱚᱱᱟ ᱴᱚᱞᱟ ᱨᱮ ᱢᱟᱺᱡᱷᱤ ᱱᱟᱭᱠᱮ ᱜᱚᱰᱮᱛ ᱱᱤᱦᱟᱹᱛ ᱜᱮᱠᱚ ᱫᱚᱨᱠᱟᱨᱚᱜ ᱠᱟᱱ ᱜᱮᱭᱟ ᱛᱚ ᱚᱱᱟ ᱫᱚ ᱤᱧᱟᱹᱜ ᱢᱮᱱ ᱛᱮᱫᱚ ᱚᱱᱟ ᱟᱹᱛᱩ ᱨᱮᱫᱚ ᱢᱚᱬᱮ ᱜᱚᱴᱟᱝ ᱛᱩᱨᱩᱭ ᱜᱚᱴᱟᱝ ᱟᱹᱛᱩ ᱥᱟᱞᱟᱜ ᱢᱮᱥᱟ ᱠᱟᱛᱮᱫ ᱛᱚ ᱚᱱᱟ ᱵᱷᱤᱛᱤᱨ ᱨᱤᱱᱤᱡ ᱚᱠᱚᱭ ᱢᱟᱺᱡᱷᱤ ᱠᱚ ᱵᱟᱪᱷᱟᱣ ᱮᱭᱟ ᱠᱮᱴᱮᱡ ᱧᱚᱜᱤᱡ ᱢᱟᱺᱡᱷᱤ ᱛᱚ ᱩᱱᱤᱜᱮ ᱢᱟᱺᱡᱷᱤ ᱛᱟᱦᱮᱸ ᱞᱮᱱᱠᱷᱟᱱ ᱜᱮ ᱱᱟᱯᱟᱭ ᱫᱚ ᱦᱩᱭᱩᱜᱼᱟ ᱵᱟᱠᱷᱟᱱ ᱱᱚᱝᱠᱟ ᱜᱮ ᱢᱟᱺᱡᱷᱤ ᱯᱟᱨᱜᱟᱱᱟ ᱢᱚᱦᱚᱞ ᱵᱚᱫᱱᱟᱢᱚᱜ ᱠᱟᱱᱟ ᱟᱫᱷᱟ ᱫᱚᱠᱚ ᱚᱠᱟ ᱥᱳᱥᱟᱞ ᱢᱤᱰᱤᱭᱟ ᱠᱚᱨᱮ ᱠᱚ ᱧᱮᱞᱚᱜ ᱠᱟᱱ ᱜᱮᱭᱟ ᱞᱚᱵᱚ ᱦᱟᱸᱥᱫᱟ ᱠᱚᱨᱮ ᱵᱚᱱ ᱧᱮᱞ ᱠᱮᱫ ᱜᱮᱭᱟ ᱛᱚ ᱚᱸᱰᱮ ᱦᱚᱸ ᱢᱟᱺᱡᱷᱤ ᱟᱜ ᱧᱩᱛᱩᱢ ᱜᱮ ᱵᱚᱫᱱᱟᱢᱚᱜ ᱠᱟᱱᱟ ᱠᱮᱵᱚᱞ ᱢᱤᱫᱴᱟᱝ ᱢᱟᱺᱡᱷᱤᱭᱟᱜ ᱵᱷᱩᱞ ᱤᱫᱤ ᱠᱟᱛᱮ ᱡᱷᱚᱛᱚ ᱢᱟᱺᱡᱷᱤ ᱜᱮᱠᱚ ᱵᱚᱫᱱᱟᱢᱚᱜ ᱠᱟᱱ ᱛᱟᱵᱚᱱᱟ ᱠᱤᱱᱛᱩ ᱱᱚᱣᱟ ᱢᱟᱺᱡᱷᱤ ᱨᱟᱭᱨᱤᱛ ᱫᱚ ᱟᱹᱰᱤ ᱢᱟᱨᱟᱝ ᱟᱹᱰᱤ ᱪᱚᱨᱚᱠ ᱟᱹᱰᱤ ᱥᱚᱨᱮᱥ ᱟᱹᱱᱤᱡ ᱛᱟᱵᱚᱱ ᱱᱚᱣᱟ ᱠᱚ ᱡᱤᱱᱤᱥ ᱦᱚᱸ ᱵᱚᱱ ᱢᱟᱱᱟᱣ ᱵᱟᱛᱟᱣ ᱟᱵᱚᱱ ᱛᱚ ᱚᱱᱠᱟᱱ ᱠᱚ ᱦᱚᱲ ᱜᱮᱵᱚᱱ ᱫᱚᱦᱚ ᱠᱚᱣᱟ ᱫᱮᱱᱟ ᱥᱮᱵᱟ ᱫᱚ ᱧᱟᱢᱚᱜᱼᱟ ᱛᱚ ᱛᱮᱦᱮᱧ ᱩᱱᱠᱩᱣᱟᱜ ᱠᱟᱛᱷᱟ ᱠᱚᱵᱚᱱ ᱞᱟᱹᱭ ᱠᱮᱜᱼᱟ ᱛᱟᱣ ᱱᱚᱣᱟ ᱠᱩᱲᱤ ᱜᱤᱫᱽᱨᱟᱹ ᱮᱴᱟᱜ ᱫᱷᱚᱨᱚᱢ ᱨᱮ ᱵᱟᱭ ᱪᱟᱞᱟᱜ ᱞᱟᱹᱜᱤᱫ ᱛᱮᱦᱚᱸ ᱟᱵᱚ ᱢᱤᱫᱴᱟᱝ ᱟᱛᱳ ᱨᱮ ᱢᱟᱹᱡᱷᱤ ᱱᱟᱭᱠᱮ ᱜᱚᱰᱮᱛ ᱯᱟᱨᱟᱱᱤᱠ ᱵᱚᱱ ᱫᱚᱦᱚᱭᱮᱜ ᱠᱚᱜᱮᱭᱟ ᱛᱚ ᱩᱱᱠᱩ ᱫᱚᱦᱚ ᱠᱟᱛᱮᱜ ᱟᱵᱚ ᱢᱟᱹᱡᱷᱤᱭᱟᱜ ᱠᱟᱹᱢᱤ ᱪᱮᱫ ᱛᱟᱭ, ᱱᱟᱭᱠᱮᱭᱟᱜ ᱠᱟᱹᱢᱤ ᱪᱮᱫ ᱛᱟᱭ ᱟᱨ ᱜᱚᱰᱮᱛᱟᱜ ᱠᱟᱹᱢᱤ ᱪᱮᱫ ᱛᱟᱭ, ᱯᱟᱨᱟᱱᱤᱠᱟᱜ ᱠᱟᱹᱢᱤ ᱪᱮᱫ ᱛᱟᱭ ᱟᱨ ᱡᱚᱜᱽ ᱢᱟᱹᱡᱷᱤᱭᱟᱜ ᱠᱟᱹᱢᱤ ᱛᱟᱭ ᱪᱮᱫ? ᱱᱚᱣᱟ ᱠᱚ ᱡᱤᱱᱤᱥ ᱫᱚ ᱟᱫᱷᱟ ᱫᱚᱵᱚᱱ ᱵᱟᱰᱟᱭᱟ ᱟᱨ ᱟᱫᱷᱟ ᱫᱚ ᱵᱟᱵᱚᱱ ᱵᱟᱰᱟᱭᱟ᱾ ᱛᱚ ᱱᱚᱣᱟ ᱠᱚ ᱡᱤᱱᱤᱥ ᱛᱩᱱᱠᱷᱤ ᱛᱚᱞᱟᱥ ᱞᱮᱠᱷᱟᱱ ᱜᱮ ᱵᱟᱰᱟᱭᱚᱜ ᱜᱮᱭᱟ ᱠᱟᱛᱷᱟ ᱠᱚ᱾ ᱡᱩᱫᱤ ᱱᱚᱣᱟ ᱟᱵᱚ ᱥᱟᱨᱱᱟ ᱫᱷᱚᱨᱚᱢ ᱵᱚᱱ ᱠᱮᱴᱮᱡ ᱫᱚᱦᱚᱭ ᱞᱟᱹᱜᱤᱫ ᱛᱮ ᱠᱷᱟᱱ ᱫᱚ ᱱᱚᱣᱟ ᱠᱚᱫᱚ ᱱᱤᱦᱟᱹᱛᱤ ᱛᱩᱱᱠᱷᱤ ᱛᱚᱞᱟᱥ ᱛᱮᱜᱮ ᱦᱩᱭᱩᱜᱼᱟ᱾ ᱟᱨ ᱵᱟᱠᱷᱟᱱ ᱫᱚ ᱱᱚᱝᱠᱟ ᱜᱮ ᱟᱵᱚ ᱨᱤᱱ ᱠᱩᱲᱤ ᱜᱤᱫᱽᱨᱟᱹ ᱡᱮ ᱮᱴᱟᱜ ᱫᱷᱚᱨᱚᱢ ᱨᱮᱠᱚ ᱪᱟᱞᱟᱜᱼᱟ ᱟᱨ ᱮᱴᱟᱜ ᱫᱷᱚᱨᱚᱢ ᱨᱮᱱ ᱠᱩᱲᱤ ᱜᱤᱫᱽᱨᱟᱹ ᱟᱵᱚ ᱫᱷᱚᱨᱚᱢ ᱛᱮᱠᱚ ᱦᱤᱡᱩᱜᱼᱟ ᱛᱚᱵᱮ ᱚᱱᱠᱟ ᱛᱮᱢᱟ ᱟᱵᱚ ᱢᱟ ᱞᱮᱴᱚᱜ ᱟᱵᱚᱱ ᱥᱚᱲᱮᱜ ᱟᱵᱚᱱ ᱟᱫᱚ ᱟᱵᱚ ᱪᱮᱫ ᱞᱮᱠᱟᱛᱮ ᱟᱵᱚᱣᱟᱜ ᱫᱷᱚᱨᱚᱢ ᱵᱚᱱ ᱵᱟᱧᱪᱟᱣ ᱛᱟᱵᱚᱱᱟ ᱛᱚ ᱚᱱᱟ ᱦᱚᱛᱮᱡ ᱛᱮᱜᱮ ᱤᱧ ᱱᱚᱣᱟ ᱵᱷᱤᱰᱭᱳ ᱢᱤᱫᱴᱟᱝ ᱵᱮᱱᱟᱣ ᱛᱮ ᱦᱩᱭᱟᱹᱧ ᱠᱟᱱᱟ ᱛᱚ ᱩᱱᱠᱩ ᱩᱱᱤ ᱠᱩᱲᱤ ᱜᱤᱫᱽᱨᱟᱹ ᱚᱠᱚᱭ ᱱᱟᱜ ᱵᱚᱱ ᱢᱮᱱ ᱠᱮᱫ ᱫᱚ ᱮᱴᱟᱜ ᱮᱴᱟᱜ ᱥᱚᱢᱟᱡᱽ ᱨᱮ ᱪᱟᱞᱟᱜ ᱠᱟᱱᱟᱭ ᱛᱚ ᱚᱱᱟ ᱫᱚ ᱜᱟᱨᱰᱤᱭᱟᱱᱟᱜ ᱵᱷᱩᱞ ᱫᱚ ᱵᱟᱝ ᱠᱟᱱᱟ ᱮᱠᱪᱩᱭᱮᱞᱤ ᱴᱷᱤᱠᱟᱹᱭ ᱛᱟᱵᱚᱱ ᱯᱮ ᱵᱩᱡᱷᱟᱹᱣ ᱛᱟᱵᱚᱱ ᱯᱮ ᱩᱭᱦᱟᱹᱨ ᱛᱟᱵᱚᱱ ᱯᱮ ᱛᱚ ᱜᱟᱨᱰᱤᱭᱟᱱᱟᱜ ᱵᱷᱩᱞ ᱫᱚ ᱵᱟᱝ ᱛᱟᱦᱮᱸ ᱠᱚᱜᱼᱟ ᱚᱸᱰᱮ ᱫᱚ ᱠᱮᱵᱚᱞ ᱚᱸᱰᱮᱱᱟᱜ ᱵᱷᱩᱞ ᱫᱚ ᱛᱟᱦᱮᱸ ᱠᱚᱜ ᱠᱟᱱᱟ ᱡᱚᱜᱽ ᱢᱟᱺᱡᱷᱤᱭᱟᱜ ᱵᱷᱩᱞ ᱛᱟᱦᱮᱱ ᱠᱟᱱ ᱛᱟᱭᱟ ᱡᱮᱦᱮᱛᱩ ᱟᱡᱟᱜ ᱡᱚᱜᱽ ᱢᱟᱺᱡᱷᱤᱭᱟᱜ ᱢᱤᱫᱴᱟᱝ ᱠᱟᱹᱢᱤ ᱢᱮᱱᱟᱜ ᱛᱟᱭᱟ ᱡᱮ ᱟᱡᱟᱜ ᱡᱚᱜᱽ ᱢᱟᱺᱡᱷᱤ ᱨᱮᱱᱟᱜ ᱟᱡᱟᱜ ᱟᱹᱨᱤᱪᱟᱹᱞᱤ ᱟᱡ ᱪᱮᱫ ᱪᱮᱫ ᱛᱟᱭ ᱠᱟᱢ ᱚᱱᱟ ᱠᱚᱦᱚᱸ ᱢᱮᱱᱟᱜ ᱛᱟᱭᱟ ᱛᱚ ᱡᱚᱜᱽ ᱢᱟᱺᱡᱷᱤᱭᱟᱜ ᱠᱟᱹᱢᱤ ᱱᱤᱱᱟᱹᱜ ᱛᱟᱦᱮᱱ ᱠᱟᱱ ᱛᱟᱭᱟ ᱡᱮ ᱩᱱᱤ ᱫᱚ ᱰᱟᱺᱜᱩᱣᱟᱹ ᱠᱚᱲᱟ ᱰᱟᱺᱜᱩᱣᱟᱹ ᱠᱩᱲᱤ ᱜᱤᱫᱽᱨᱟᱹ ᱛᱩᱱᱠᱷᱤ ᱛᱚᱞᱟᱥ ᱨᱮ ᱛᱟᱦᱮᱱᱟᱭ ᱮᱱᱮᱡ ᱥᱮᱨᱮᱧ ᱱᱟᱯᱟᱭ ᱰᱟᱦᱟᱨ ᱟᱠᱷᱲᱟ ᱡᱚᱲᱟᱣ ᱥᱩᱛᱩᱜ ᱨᱤᱱᱤᱡ ᱦᱚᱲ ᱠᱟᱱ ᱫᱚ ᱟᱵᱚ ᱱᱟᱦᱟᱜ ᱡᱚᱜᱽ ᱢᱟᱺᱡᱷᱤᱭᱟᱜ ᱠᱟᱛᱷᱟ ᱫᱚ ᱩᱱᱤ ᱫᱚ ᱟᱹᱰᱤ ᱩᱱᱠᱩ ᱠᱚᱣᱟᱜ ᱫᱟᱭᱤᱛᱛᱚᱭ ᱫᱚᱦᱚᱭᱟ ᱠᱚᱲᱟ ᱜᱤᱫᱽᱨᱟᱹ ᱚᱠᱟᱨᱮ ᱚᱡᱽ ᱠᱮᱜᱼᱟᱭ ᱫᱳᱥ ᱠᱮᱜᱼᱟᱭ ᱥᱮ ᱠᱩᱲᱤ ᱜᱤᱫᱽᱨᱟᱹ ᱚᱠᱟᱨᱮ ᱵᱷᱩᱞ ᱠᱮᱜᱼᱟᱭ ᱵᱷᱟᱴᱚᱠ ᱠᱮᱜᱼᱟᱭ ᱛᱚ ᱚᱱᱟ ᱠᱚ ᱩᱱᱤᱭᱟᱜ ᱛᱩᱱᱠᱷᱤ ᱛᱚᱞᱟᱥ ᱫᱚ ᱩᱱᱤᱭᱟᱜ ᱫᱚ ᱱᱤᱦᱟᱹᱛᱤ ᱫᱚᱨᱠᱟᱨ ᱠᱟᱱ ᱛᱟᱭᱟ ᱛᱚᱵᱮ ᱟᱱᱟᱜ ᱩᱱᱤ ᱫᱚ ᱚᱱᱟ ᱴᱚᱞᱟ ᱫᱚ ᱢᱤᱫᱴᱟᱝ ᱠᱮᱴᱮᱡ ᱨᱮ ᱛᱟᱦᱮᱱᱟ ᱪᱮᱫ ᱞᱮᱠᱟ ᱛᱩᱱᱠᱷᱤ ᱛᱚᱞᱟᱥ ᱡᱮᱦᱮᱛᱩ ᱢᱤᱫᱴᱟᱝ ᱠᱩᱲᱤ ᱜᱤᱫᱽᱨᱟᱹ ᱮᱴᱟᱜ ᱡᱟᱹᱛ ᱛᱮ ᱪᱟᱞᱟᱜ ᱠᱟᱱᱟᱭ ᱛᱚ ᱩᱱ ᱡᱚᱠᱷᱚᱡ ᱟᱵᱚ ᱵᱚᱱ ᱱᱤᱦᱟᱹᱛ ᱵᱚᱱ ᱵᱟᱲᱟᱭᱮᱫ ᱜᱮᱭᱟ ᱴᱚᱞᱟ ᱦᱚᱲ ᱱᱤᱦᱟᱹᱛ ᱵᱚᱱ ᱵᱟᱲᱟᱭᱮᱫ ᱜᱮᱭᱟ ᱛᱚ ᱮᱱᱛᱮ ᱨᱮᱦᱚᱸ ᱡᱚᱜᱽ ᱢᱟᱹᱡᱷᱤ ᱟᱸᱡᱚᱢ ᱞᱩᱛᱩᱨ ᱥᱮᱴᱮᱨ ᱠᱟᱛᱮᱫ ᱞᱩᱛᱩᱨ ᱨᱮ ᱡᱚᱜᱽ ᱢᱟᱹᱡᱷᱤᱭᱟᱜ ᱞᱩᱛᱩᱨ ᱨᱮ ᱥᱮᱴᱮᱨ ᱠᱟᱛᱮᱫ ᱨᱮᱦᱚᱸ ᱩᱱᱤ ᱛᱷᱤᱨ ᱠᱚᱜ ᱠᱟᱱᱟᱭ ᱟᱨ ᱪᱮᱫ ᱦᱚᱸ ᱵᱟᱭ ᱢᱮᱱᱮᱫᱼᱟ ᱚᱱᱟ ᱠᱟᱛᱷᱟ ᱚᱱᱟ ᱫᱚ ᱢᱮᱱ ᱨᱮᱱᱟᱜ ᱞᱟᱹᱠᱛᱤᱜ ᱠᱟᱱ ᱜᱮᱭᱟ ᱡᱩᱫᱤ ᱟᱢ ᱵᱟᱢ ᱢᱮᱱ ᱞᱮᱠᱷᱟᱱ ᱱᱚᱝᱠᱟ ᱜᱮ ᱢᱟᱲᱟᱝ ᱛᱮ ᱟᱨᱦᱚᱸ ᱟᱹᱰᱤ ᱜᱟᱱ ᱪᱮᱫ ᱦᱩᱭᱩᱜᱼᱟ ᱛᱚ ᱱᱚᱣᱟ ᱠᱚ ᱵᱟᱝ ᱦᱩᱭᱩᱜ ᱞᱟᱹᱜᱤᱫ ᱛᱮ ᱡᱩᱫᱤ ᱡᱚᱜᱽ ᱢᱟᱹᱡᱷᱤ ᱴᱷᱮᱱ ᱠᱟᱛᱷᱟ ᱡᱩᱫᱤ ᱥᱮᱴᱮᱨᱮᱱᱟ ᱢᱮᱱᱠᱷᱟᱱ ᱛᱚ ᱩᱱᱤ ᱡᱚᱜᱽ ᱢᱟᱹᱡᱷᱤ ᱢᱚᱬᱮ ᱯᱟᱸᱪᱮ ᱦᱚᱦᱚᱣᱟᱫ ᱠᱚᱣᱟ ᱴᱚᱞᱟ ᱨᱮᱱ ᱟᱡᱟᱜ ᱴᱚᱞᱟ ᱨᱮᱱ ᱛᱤᱱᱟᱹᱜ ᱦᱚᱲ ᱱᱟᱜ ᱠᱩᱲᱤ ᱠᱚ ᱥᱟᱶᱛᱮ ᱠᱚᱲᱟ ᱠᱚ ᱜᱤᱫᱽᱨᱟᱹ ᱯᱤᱫᱽᱨᱟᱹ ᱠᱚ ᱡᱷᱚᱛᱚ ᱢᱤᱫ ᱴᱷᱮᱱ ᱫᱩᱲᱩᱵ ᱠᱟᱛᱮᱫ ᱢᱤᱫᱴᱟᱱ ᱵᱤᱪᱟᱹᱨ ᱠᱚ ᱫᱚᱦᱚᱭᱟ ᱛᱚ ᱚᱱᱟ ᱵᱤᱪᱟᱹᱨ ᱨᱮᱜᱮ ᱩᱱᱠᱩ ᱠᱚ ᱯᱷᱟᱭᱱᱮᱞᱟ ᱛᱚ ᱠᱚ ᱠᱩᱞᱤᱭᱮᱭᱟ ᱚᱸᱰᱮ ᱜᱮ ᱠᱟᱛᱷᱟ ᱫᱚ ᱱᱟᱜ ᱵᱟᱝ ᱩᱠᱩᱱᱟ ᱠᱟᱛᱷᱟ ᱫᱚ ᱱᱤᱦᱟᱹᱛ ᱥᱚᱫᱚᱨᱚᱜ ᱜᱮᱭᱟ ᱛᱚ ᱚᱸᱰᱮ ᱠᱚ ᱠᱩᱞᱤᱭᱮᱭᱟ ᱱᱟᱜ ᱱᱤᱡᱮ ᱠᱩᱲᱤ ᱚᱲᱟᱜ ᱨᱤᱱᱤᱡ ᱜᱟᱨᱰᱤᱭᱟᱱ ᱠᱚ ᱠᱩᱞᱤᱭᱮᱭᱟ ᱛᱚ ᱫᱟᱫᱟ ᱥᱮ ᱵᱚᱭᱦᱟ ᱥᱮ ᱪᱤᱞᱤ ᱟᱢᱟᱜ ᱚᱲᱟᱜ ᱨᱮ ᱱᱚᱝᱠᱟ ᱱᱚᱝᱠᱟ ᱟᱸᱡᱚᱢᱚᱜ ᱠᱟᱱᱟ ᱪᱮᱫ ᱱᱚᱣᱟ ᱠᱚ ᱠᱟᱛᱷᱟ ᱫᱚ ᱥᱟᱹᱨᱤ ᱠᱟᱱᱟ ᱛᱚ ᱩᱱ ᱡᱚᱠᱷᱚᱱ ᱩᱱᱤ ᱱᱤᱦᱟᱹᱛ ᱱᱟᱦᱟᱜ ᱞᱟᱹᱭ ᱜᱮᱭᱟ ᱦᱳᱭ ᱱᱚᱣᱟ ᱫᱚ ᱥᱟᱹᱨᱤ ᱠᱟᱱ ᱜᱮᱭᱟ ᱛᱚᱵᱮ ᱩᱱ ᱡᱚᱠᱷᱚᱱ ᱜᱮ ᱱᱟᱦᱟᱜ ᱟᱵᱚ ᱱᱟᱦᱟᱜ ᱢᱟᱹᱡᱷᱤ ᱠᱮᱴᱮᱡ ᱢᱟᱹᱡᱷᱤ ᱵᱚᱱ ᱫᱚᱦᱚ ᱟᱠᱟᱫ ᱠᱚᱣᱟ ᱱᱟᱭᱠᱮ ᱠᱚᱵᱚᱱ ᱫᱚᱦᱚ ᱟᱠᱟᱫ ᱠᱚᱣᱟ ᱩᱱᱠᱩ ᱜᱮ ᱩᱱ ᱡᱚᱠᱷᱚᱱ ᱫᱚᱠᱚ ᱡᱳᱨ ᱫᱟᱲᱮᱭᱟᱜᱼᱟ ᱠᱟᱛᱷᱟ ᱡᱩᱫᱤ ᱱᱚᱣᱟ ᱠᱚ ᱡᱤᱱᱤᱥ ᱨᱮ ᱟᱢ ᱵᱟᱢ ᱨᱮᱵᱮᱱ ᱠᱟᱱᱟ ᱛᱚᱵᱮ ᱟᱢ ᱫᱚᱞᱮ ᱡᱟᱦᱟᱱᱟᱜ ᱢᱤᱫᱴᱟᱱ ᱫᱚᱱᱰᱚ ᱵᱚᱱ ᱮᱢ ᱫᱟᱲᱮᱭᱟᱢᱟ ᱛᱚ ᱱᱤᱦᱟᱹᱛᱤ ᱫᱚᱨᱠᱟᱨᱚᱜ ᱠᱟᱱᱟ ᱮᱸᱰᱮ ᱠᱷᱟᱱ ᱚᱱᱟ ᱵᱷᱩᱞ ᱴᱟᱜ ᱚᱱᱟ ᱡᱤᱱᱤᱥ ᱴᱟᱜ ᱵᱟᱝ ᱦᱩᱭ ᱫᱟᱲᱮᱭᱟᱜᱼᱟ ᱥᱮ ᱛᱚ ᱮᱸᱰᱮ ᱨᱮᱦᱚᱸ ᱩᱱᱤ ᱠᱩᱲᱤ ᱜᱤᱫᱽᱨᱟᱹᱭ ᱛᱟᱦᱮᱸ ᱠᱚᱜᱼᱟ ᱩᱱᱤ ᱠᱩᱲᱤ ᱜᱤᱫᱽᱨᱟᱹ ᱛᱟᱦᱮᱸ ᱠᱟᱛᱮᱫ ᱨᱮᱦᱚᱸ ᱚᱱᱟ ᱠᱟᱛᱷᱟᱭ ᱟᱸᱡᱚᱢ ᱞᱮᱠᱷᱟᱱ ᱛᱮ ᱢᱟᱲᱟᱝ ᱛᱮ ᱟᱨ ᱚᱱᱠᱟᱱ ᱵᱷᱩᱞ ᱛᱤᱥ ᱨᱮᱦᱚᱸ ᱵᱟᱭ ᱠᱟᱹᱢᱤᱭᱟ ᱛᱚ ᱱᱚᱣᱟ ᱠᱟᱛᱷᱟ ᱜᱮ ᱡᱚᱛᱷᱟᱛ ᱨᱮᱱᱟᱜ ᱤᱧ ᱨᱚᱲ ᱠᱮᱫ ᱛᱟᱵᱚᱱᱟ ᱥᱮ ᱟᱨ ᱚᱠᱟ ᱞᱮᱠᱟᱱᱟᱜ ᱤᱧ ᱨᱚᱲ ᱠᱮᱫ ᱛᱟᱵᱚᱱᱟ ᱛᱚ ᱱᱤᱦᱟᱹᱛᱤ ᱠᱚᱢᱮᱱᱴ ᱢᱟᱫᱽᱫᱷᱚᱢ ᱛᱮ ᱵᱟᱲᱟᱭ ᱦᱚᱪᱚᱧ ᱛᱟᱵᱚᱱ ᱯᱮ ᱢᱟ ᱛᱚᱵᱮ ᱡᱚᱦᱟᱨ ᱜᱮ ᱱᱤᱱᱟᱹᱜ ᱨᱮᱜᱮ ᱵᱷᱤᱰᱤᱭᱳ ᱫᱚᱧ ᱢᱩᱪᱟᱹᱫᱮᱫ ᱛᱟᱵᱚᱱᱟ